ᱥᱟᱹᱜᱩᱱ ᱫᱟᱨᱟᱢ ᱥᱟᱱᱟᱢ ᱠᱚᱜᱮ ᱟᱹᱰᱤ ᱟᱹᱰᱤ ᱥᱟᱨᱦᱟᱣ ᱛᱮᱦᱮᱧ ᱱᱚᱣᱟ ᱠᱤᱛᱟᱹ ᱵᱮᱲᱟ ᱨᱤᱱ ᱥᱟᱱᱟᱢ ᱵᱚᱭᱦᱟ ᱢᱤᱥᱤ ᱠᱚ ᱛᱚᱵᱮ ᱯᱩᱭᱞᱩ ᱛᱮ ᱢᱟᱨᱟᱝ ᱵᱩᱨᱩ ᱡᱟᱦᱟᱨ ᱟᱭᱳ ᱞᱤᱴᱟᱹ ᱢᱚᱬᱮ ᱠᱚ ᱴᱷᱮᱱ ᱤᱧᱟᱹᱜ ᱞᱟᱥᱟᱬᱦᱮᱫ ᱫᱩᱞᱟᱹᱲ ᱜᱚᱰ ᱡᱚᱦᱟᱨᱤᱧ ᱪᱟᱞ ᱠᱮᱜᱼᱟ ᱥᱟᱶᱛᱮ ᱱᱚᱣᱟ ᱟᱹᱛᱩ ᱨᱮ ᱥᱤᱢᱟᱹ ᱥᱟᱲᱟ ᱵᱚᱸᱜᱟ ᱵᱩᱨᱩ ᱡᱟᱦᱟᱸ ᱢᱮᱱᱟᱜ ᱠᱚᱣᱟ ᱩᱱᱠᱩ ᱠᱚ ᱤᱧ ᱯᱟᱦᱴᱟ ᱠᱷᱚᱱ ᱞᱟᱥᱟᱬᱦᱮᱫ ᱫᱩᱞᱟᱹᱲ ᱜᱚᱰ ᱡᱚᱦᱟᱨ ᱚᱱᱟ ᱥᱟᱶᱛᱮ ᱛᱮᱦᱮᱧ ᱱᱚᱣᱟ ᱟᱹᱛᱩ ᱨᱤᱱ ᱢᱟᱺᱡᱷᱤ ᱵᱟᱵᱟ ᱢᱚᱬᱮ ᱠᱚ ᱥᱟᱶᱛᱮ ᱟᱭᱳ ᱠᱚ ᱡᱟᱦᱟᱸ ᱜᱮ ᱢᱮᱱᱟᱜ ᱯᱮᱭᱟ ᱢᱟᱨᱟᱝ ᱵᱚᱭᱦᱟ ᱢᱤᱥᱤ ᱠᱚ ᱡᱚᱛᱚ ᱜᱮ ᱤᱧ ᱯᱟᱦᱴᱟ ᱠᱷᱚᱱ ᱥᱟᱬᱟ ᱥᱮ ᱥᱟᱨᱦᱟᱣ ᱫᱩᱞᱟᱹᱲ ᱜᱚᱰ ᱡᱚᱦᱟᱨ ᱥᱟᱶᱛᱮ ᱛᱮᱦᱮᱧ ᱚᱱᱟ ᱪᱮᱛᱟᱱ ᱨᱮ ᱟᱵᱚ ᱠᱟᱛᱷᱟᱭᱟ ᱪᱮᱫ ᱞᱮᱠᱟᱛᱮ ᱵᱟᱵᱚ ᱢᱟᱲᱟᱝ ᱫᱟᱲᱮᱭᱟᱜ ᱠᱟᱱᱟ ᱟᱵᱚ ᱫᱚ ᱥᱚᱨᱠᱟᱨ ᱢᱟ ᱩᱱᱟᱹᱜ ᱮ ᱵᱮᱵᱚᱥᱛᱷᱟ ᱟᱠᱟᱫ ᱡᱮᱛᱮ ᱵᱮᱲᱮ ᱩᱱᱤᱥᱥᱚ ᱥᱚᱛᱪᱟᱲᱤᱥ ᱚᱜᱚᱥᱴ ᱯᱚᱱᱫᱨᱚ ᱚᱱᱟ ᱫᱤᱥᱚᱢ ᱥᱟᱹᱫᱷᱤᱱ ᱮᱱᱟ ᱩᱱᱨᱮ ᱤᱝᱨᱮᱡᱽ ᱠᱚ ᱚᱱᱟ ᱫᱤᱥᱚᱢ ᱫᱚᱠᱚ ᱵᱟᱹᱜᱤ ᱦᱚᱴᱚ ᱟᱠᱟᱫᱟ ᱩᱱ ᱡᱚᱠᱷᱚᱱ ᱢᱤᱫᱴᱤᱡ ᱥᱚᱝᱵᱤᱫᱷᱟᱱ ᱵᱮᱱᱟᱣ ᱞᱮᱱᱟ ᱡᱟᱦᱟᱸ ᱤᱫᱤ ᱠᱟᱛᱮ ᱚᱸᱰᱮ ᱟᱹᱰᱤ ᱜᱟᱱ ᱟᱹᱨᱤ ᱛᱚᱞ ᱟᱠᱟᱱᱟ ᱱᱤᱛᱚᱝ ᱫᱷᱟᱹᱨᱤᱡ ᱛᱮ ᱯᱟᱠᱟᱯᱟᱠᱤ ᱪᱟᱨᱥᱚ ᱟᱨᱴᱤᱠᱮᱞ ᱵᱮᱱᱟᱣ ᱥᱟᱹᱛ ᱟᱠᱟᱱᱟ ᱟᱨ ᱚᱱᱟ ᱨᱮ ᱟᱵᱚ ᱠᱚ ᱪᱮᱫ ᱞᱮᱠᱟ ᱱᱟᱯᱟᱭ ᱨᱟᱭ ᱫᱚ ᱠᱟᱱᱟ ᱚᱱᱟ ᱨᱟᱭ ᱟᱹᱰᱤ ᱜᱟᱱ ᱵᱮᱱᱟᱣ ᱟᱠᱟᱱᱟ ᱢᱟᱹᱡᱷᱤ ᱯᱟᱨᱜᱟᱱᱟ ᱦᱟᱜ ᱫᱟᱲᱮ ᱛᱤᱱᱟᱹᱜ ᱢᱮᱱᱟᱜᱼᱟ ᱟᱵᱚᱨᱮᱱ ᱵᱚᱸᱜᱟ ᱵᱩᱨᱩ ᱫᱮᱵᱟ ᱥᱮᱵᱟ ᱨᱮᱭᱟᱜ ᱪᱮᱫ ᱞᱮᱠᱟ ᱦᱩᱭ ᱫᱟᱲᱮᱭᱟᱜᱼᱟ ᱚᱱᱟ ᱠᱚ ᱡᱚᱛᱚ ᱟᱹᱨᱤ ᱚᱸᱰᱮ ᱛᱚᱞ ᱟᱠᱟᱱᱟ ᱤᱠᱷᱟᱹᱱ ᱥᱟᱱᱟᱢᱟᱜ ᱛᱟᱦᱮᱸ ᱠᱟᱛᱮ ᱦᱚᱸ ᱱᱤᱛ ᱫᱷᱟᱹᱨᱤᱡ ᱛᱮ ᱟᱵᱚ ᱵᱟᱲᱟ ᱵᱟᱵᱚ ᱞᱟᱦᱟ ᱫᱟᱲᱮ ᱟᱠᱟᱫᱟ ᱛᱚᱵᱮ

ᱚᱱᱮ ᱠᱚ ᱢᱮᱱᱟ ᱯᱷᱩᱨᱜᱟᱹᱞ ᱫᱤᱥᱚᱢ ᱨᱮ ᱟᱹᱫᱤᱢ ᱟᱢ ᱫᱚ ᱩᱯᱨᱩᱢ ᱠᱷᱚᱡ ᱟᱵᱚ ᱱᱤᱛᱚᱜ ᱩᱯᱨᱩᱢ ᱵᱚ ᱠᱷᱚᱡ ᱠᱟᱱᱟ ᱡᱮ ᱟᱞᱮ ᱫᱚᱞᱮ ᱥᱟᱱᱛᱟᱲ ᱠᱟᱱᱟ ᱟᱞᱮ ᱚᱫᱷᱤᱠᱟᱨ ᱢᱮᱱᱟᱜᱼᱟ ᱱᱚᱰᱮ ᱟᱞᱮ ᱱᱟᱯᱟᱭ ᱨᱮᱞᱮ ᱛᱟᱦᱮᱱ ᱢᱟ ᱠᱤᱱᱛᱩ ᱚᱱᱟ ᱩᱯᱨᱩᱢ ᱞᱟᱹᱜᱤᱫ ᱢᱟ ᱚᱞ ᱫᱚᱨᱠᱟᱨᱚᱜ ᱠᱟᱱᱟ ᱱᱤᱦᱟᱹᱛ ᱨᱚᱲ ᱜᱮᱥᱮ ᱵᱚ ᱨᱚᱲ ᱠᱟᱱᱟ ᱚᱞ ᱢᱟ ᱵᱟᱵᱚ ᱪᱮᱫ ᱟᱠᱟᱫᱼᱟ ᱚᱱᱟ ᱜᱩᱨᱩ ᱜᱚᱢᱠᱮ ᱠᱤᱱ ᱢᱮᱱ ᱠᱮᱜᱼᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱟᱹᱫᱤᱢ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱛᱚᱵᱮ ᱟᱵᱚ ᱚᱱᱟ ᱡᱚᱜᱟᱣ ᱡᱚᱛᱚᱱ ᱞᱟᱹᱜᱤᱫ ᱟᱹᱰᱤ ᱜᱟᱱ ᱴᱟᱠᱥ ᱠᱚᱵᱚ ᱧᱟᱢᱮᱜᱼᱟ ᱱᱤᱛᱚᱝ ᱫᱚ ᱟᱵᱚ ᱱᱚᱣᱟ ᱠᱤᱡᱷᱤᱨ ᱡᱤᱞᱟ ᱨᱮ ᱟᱱᱫᱚᱯᱩᱨ ᱥᱚᱵᱫᱤᱜᱚᱲ ᱨᱮ ᱟᱹᱛᱩ ᱟᱹᱛᱩ ᱢᱮᱱ ᱞᱮᱠᱷᱟᱱ ᱛᱚ ᱢᱟᱹᱡᱷᱤ ᱠᱚ ᱵᱟᱹᱭ ᱵᱟᱹᱭ ᱛᱮᱵᱚ ᱠᱮᱴᱮᱡ ᱤᱫᱤ ᱟᱠᱟᱫ ᱠᱚᱜᱮ ᱪᱮᱫ ᱞᱮᱠᱟ ᱠᱚ ᱯᱟᱲᱦᱟᱜ ᱠᱷᱟᱱ ᱟᱵᱚ ᱦᱚᱸ ᱫᱤᱥᱚᱢ ᱛᱟᱞᱟᱨᱮ ᱟᱵᱚᱣᱟᱜ ᱩᱯᱨᱩᱢ ᱵᱚ ᱥᱚᱫᱚᱨ ᱫᱟᱲᱮᱭᱟᱜᱼᱟ

ᱫᱮ ᱟᱹᱞᱤᱧᱟᱜ ᱩᱭᱦᱟᱹᱨ ᱵᱤᱪᱟᱹᱨ ᱜᱮ ᱠᱷᱟᱴᱚ ᱞᱮᱱᱟ ᱚᱱᱮ ᱠᱚ ᱢᱮᱱᱟ ᱦᱚᱲ ᱫᱚ ᱡᱩᱫᱤ ᱛᱤ ᱡᱟᱸᱜᱟ ᱵᱟᱭ ᱛᱟᱦᱮᱱᱟ ᱩᱱᱤ ᱫᱚ ᱢᱤᱫᱴᱤᱡ ᱠᱟᱹᱢᱤ ᱜᱮᱭᱟ ᱟᱨ ᱡᱟᱦᱟᱸᱭ ᱢᱮᱱᱴᱟᱞ ᱵᱟᱠᱷᱟᱱ ᱢᱟᱱᱚᱥᱤᱠᱚ ᱡᱟᱦᱟᱸᱭ ᱵᱚᱦᱚᱜ ᱦᱟᱛᱟᱣ ᱡᱟᱦᱟᱸᱭ ᱫᱩᱨᱵᱚᱞ ᱜᱮᱭᱟ ᱩᱱᱤ ᱫᱚ ᱪᱮᱫ ᱦᱚᱸ ᱵᱟᱭ ᱪᱤᱠᱟᱹ ᱫᱟᱲᱮᱭᱟᱜᱼᱟ ᱦᱚᱲ ᱫᱚ ᱡᱟᱦᱟᱸ ᱛᱤᱱᱟᱹᱜ ᱠᱮᱴᱮᱡ ᱨᱮᱦᱚᱸ ᱜᱮ ᱤᱱᱟᱹ ᱯᱚᱨᱮ ᱩᱱᱠᱩ ᱜᱤᱫᱽᱨᱟᱹ ᱠᱚ ᱚᱞᱚᱜ ᱠᱟᱛᱮ ᱱᱤᱛᱚᱜ ᱠᱤᱪᱷᱩ ᱦᱚᱲ ᱫᱚ ᱪᱟᱹᱠᱨᱤ ᱠᱟᱱᱟ